ᱟᱯᱮ ᱡᱚᱛᱚ ᱠᱚᱜᱮ ᱤᱧᱟᱹᱜ ᱪᱮᱱᱮᱞ ᱨᱮ ᱟᱨ ᱢᱤᱫ ᱫᱷᱟᱣ ᱥᱟᱹᱜᱩᱱ ᱫᱟᱨᱟᱢ ᱟᱫᱚ ᱛᱮᱦᱮᱧ ᱤᱧ ᱥᱟᱢᱟᱝ ᱨᱮ ᱱᱚᱜᱼᱚᱭ ᱱᱚᱝᱠᱟ ᱟᱲᱟᱜ ᱥᱟᱠᱟᱢ ᱠᱚ ᱟᱨᱚ ᱪᱮᱫ ᱪᱮᱫ ᱠᱚᱯᱮ ᱧᱮᱞ ᱧᱟᱢ ᱮᱫᱟ ᱚᱱᱟ ᱜᱮᱵᱚᱱ ᱧᱮᱞ ᱧᱚᱜ ᱠᱟᱜ ᱞᱮᱜᱮ ᱪᱮᱫ ᱪᱮᱫ ᱠᱚ ᱢᱮᱱᱟᱜᱼᱟ ᱱᱚᱰᱮ ᱟᱫᱚ ᱟᱹᱛᱩ ᱠᱷᱚᱱ ᱞᱮ ᱟᱹᱜᱩ ᱛᱚᱨᱟᱣ ᱠᱟᱫᱟ ᱟᱫᱚ ᱟᱨ ᱱᱚᱣᱟ ᱯᱮ ᱧᱮᱞ ᱞᱮᱫ ᱱᱚᱣᱟ ᱫᱚᱠᱚ ᱢᱮᱛᱟᱜᱼᱟ ᱪᱟᱛᱚᱢ ᱟᱲᱟᱜ ᱱᱚᱣᱟ ᱟᱲᱟᱜ ᱵᱟᱨᱭᱟ ᱱᱚᱝᱠᱟ ᱵᱷᱮᱜᱟᱨ ᱵᱷᱮᱜᱟᱨ ᱧᱮᱞᱚᱜ ᱠᱟᱱ ᱚᱱᱟ ᱫᱚ ᱢᱤᱫᱴᱟᱝ ᱜᱮ ᱠᱟᱱᱟ ᱢᱟᱱᱮ ᱢᱤᱫ ᱟᱲᱟᱜ ᱠᱟᱱ ᱜᱮᱭᱟ ᱟᱫᱚ ᱱᱚᱣᱟ ᱫᱚ ᱥᱟᱞᱟ ᱴᱷᱤᱠᱟᱜ ᱠᱟᱱᱟ ᱚᱱᱟ ᱫᱚ ᱱᱤᱛ ᱦᱚᱸ ᱵᱟᱝ ᱥᱟᱞᱟ ᱥᱟᱹᱛ ᱠᱟᱱᱟ ᱟᱫᱚ ᱱᱚᱣᱟ ᱫᱚᱠᱚ ᱢᱮᱛᱟᱜᱼᱟ ᱦᱮᱝᱪᱟ ᱟᱲᱟᱜ ᱦᱮᱸ ᱱᱚᱝᱠᱟ ᱧᱚᱜ ᱯᱩᱠᱷᱨᱤ ᱠᱚᱨᱮ ᱜᱮ ᱰᱷᱮᱨ ᱟᱲᱟᱜ ᱵᱟᱲᱟᱜᱼᱟ ᱱᱚᱣᱟ ᱫᱚ ᱟᱨ ᱱᱚᱜᱼᱚᱸᱭ ᱱᱚᱣᱟ ᱫᱚ ᱦᱩᱭᱩᱜ ᱠᱟᱱᱟ ᱵᱟᱰᱟᱭ ᱜᱮᱭᱟ ᱯᱮ ᱦᱳᱭᱛᱳ ᱢᱩᱱᱜᱟᱹ ᱥᱩᱴᱤ ᱟᱨ ᱱᱚᱣᱟ ᱫᱚ ᱪᱮᱫ ᱠᱟᱱᱟ ᱞᱟᱹᱭ ᱯᱮᱥᱮ ᱵᱟᱰᱟᱭ ᱜᱮᱭᱟᱯᱮ ᱵᱟᱰᱟᱭ ᱜᱤᱭᱟᱹᱧ ᱚᱱᱟ ᱫᱚ ᱱᱚᱣᱟ ᱫᱚᱯᱮ ᱵᱟᱰᱟᱭ ᱜᱮᱭᱟ ᱱᱚᱣᱟ ᱫᱚ ᱦᱩᱭᱩᱜ ᱠᱟᱱᱟ ᱨᱚᱠᱚᱡ ᱟᱫᱚ ᱱᱚᱣᱟ ᱠᱚ ᱟᱲᱟᱜ ᱟᱯᱮ ᱥᱮᱫ ᱪᱮᱫ ᱠᱚ ᱢᱮᱛᱟᱜᱼᱟ ᱠᱚᱢᱮᱱᱴ ᱠᱟᱛᱮᱫ ᱞᱟᱹᱭᱟᱹᱧ ᱯᱮ ᱱᱚᱜᱼᱚᱭ

ᱡᱤᱞ ᱦᱚᱸ ᱞᱟᱹᱴᱩ ᱜᱮ ᱛᱟᱦᱮᱱ ᱛᱟᱠᱚᱣᱟ ᱟᱫᱚ ᱚᱱᱠᱟ ᱡᱟᱦᱟᱱᱟᱜ ᱵᱮᱯᱟᱨ ᱢᱮᱱᱟᱜᱼᱟ ᱡᱮ ᱠᱟᱹᱴᱤᱡ ᱧᱚᱜ ᱠᱚᱠᱚ ᱠᱚᱢ ᱥᱤᱵᱤᱞᱟ ᱞᱟᱹᱴᱩ ᱠᱚᱠᱚ ᱰᱷᱮᱨ ᱠᱚ ᱥᱤᱵᱤᱞᱟ ᱥᱤᱵᱤᱞ ᱫᱚ ᱢᱤᱫ ᱜᱮ ᱡᱤᱞ ᱛᱮᱫ ᱩᱱᱠᱩ ᱠᱷᱟᱡ ᱫᱚ ᱞᱟᱹᱴᱩ ᱞᱟᱹᱴᱩ ᱡᱤᱞ ᱛᱷᱚᱲᱟ ᱜᱟᱱ ᱨᱮᱜᱮ ᱟᱹᱰᱤ ᱰᱷᱮᱨ ᱦᱩᱭᱩᱜᱼᱟ ᱢᱟᱱᱮ ᱡᱟᱨᱣᱟᱜ ᱛᱟᱠᱚᱣᱟ ᱠᱟᱹᱴᱤᱡ ᱱᱩᱠᱩ ᱥᱤᱵᱤᱞ ᱦᱚᱸ ᱱᱩᱠᱩ ᱫᱚ ᱟᱨᱦᱚᱸ ᱱᱚᱣᱟ ᱯᱩᱠᱷᱨᱤ ᱨᱮᱱ ᱫᱚ ᱥᱟᱨ ᱵᱤᱥ ᱪᱮᱫ ᱦᱚᱸ ᱵᱟᱠᱚ ᱞᱟᱜᱟᱣᱟ ᱱᱚᱣᱟ ᱯᱩᱠᱷᱨᱤ ᱨᱮᱱ ᱫᱚ ᱟᱠᱚᱣᱟᱜ ᱯᱩᱠᱷᱨᱤ ᱠᱟᱱᱟ ᱟᱠᱚ ᱡᱚᱢ ᱠᱚ ᱞᱟᱹᱜᱤᱫ ᱦᱟᱹᱠᱩ ᱦᱚᱸᱠᱚ ᱟᱲᱟᱜ ᱟᱠᱟᱫ ᱠᱚᱣᱟ ᱚᱱᱟᱛᱮ ᱱᱩᱠᱩ ᱨᱚᱠᱚᱡ ᱫᱚ ᱟᱹᱰᱤ ᱦᱮᱞᱫᱤ ᱧᱚᱜ ᱜᱮᱭᱟ ᱠᱚ ᱢᱟᱱᱮ ᱱᱟᱯᱟᱭ ᱜᱮᱭᱟ ᱠᱚ ᱦᱚᱲᱢᱚ ᱞᱟᱹᱜᱤᱫ ᱛᱮ ᱮᱴᱟᱜ ᱯᱩᱠᱷᱨᱤ ᱠᱚᱨᱮ ᱫᱚ ᱦᱟᱹᱠᱩ ᱠᱚ ᱪᱟᱥᱮᱫ ᱠᱚᱣᱟ ᱟᱭᱢᱟ ᱨᱚᱠᱚᱢ ᱥᱟᱨ ᱟᱹᱰᱤ ᱵᱟᱹᱲᱤᱡ ᱵᱟᱹᱲᱤᱡ ᱡᱤᱱᱤᱥ ᱠᱚ ᱞᱟᱜᱟᱣᱫᱟ ᱵᱤᱥ ᱠᱚ ᱪᱮᱫ ᱠᱚ ᱞᱟᱜᱟᱣᱫᱟ ᱨᱚᱠᱚᱡ ᱢᱟᱠᱚ ᱜᱚᱡ ᱪᱟᱵᱟᱜ ᱠᱟᱱ ᱟᱫᱚ ᱱᱩᱠᱩ ᱫᱚ ᱚᱱᱟ ᱠᱚ ᱠᱷᱚᱡ ᱫᱚᱠᱚ ᱱᱟᱯᱟᱭ ᱜᱮ ᱟᱹᱰᱤ ᱯᱷᱨᱮᱥ ᱠᱚ ᱠᱟᱱᱟ ᱠᱚ ᱱᱩᱠᱩ ᱫᱚ

ᱱᱚᱣᱟ ᱞᱩᱭᱦᱟᱹ ᱫᱚ ᱠᱤᱱᱛᱩ ᱢᱮᱲᱦᱮᱫ ᱨᱮᱭᱟᱜ ᱞᱩᱭᱦᱟᱹ ᱠᱟᱱᱟ ᱮᱞᱩᱢᱤᱱᱤᱭᱟᱢᱟᱜ ᱞᱩᱭᱦᱟᱹ ᱨᱮ ᱡᱚᱢ ᱵᱟᱝ ᱴᱷᱤᱠᱟ ᱛᱚ ᱚᱱᱟᱛᱮ ᱱᱚᱣᱟ ᱜᱮᱞᱮ ᱦᱮᱸ ᱱᱚᱣᱟ ᱨᱮᱜᱮ ᱞᱮ ᱩᱛᱩ ᱨᱮᱭᱟᱜ ᱞᱮ ᱠᱩᱨᱩᱢᱩᱴᱩᱭᱮᱫᱟ ᱦᱩᱭᱱᱟ ᱟᱭᱢᱟ ᱥᱮᱨᱢᱟ ᱜᱟᱱ ᱩᱛᱩ ᱫᱚ ᱨᱚᱠᱚᱡ ᱩᱛᱩ ᱵᱟᱠᱷᱨᱟ ᱱᱚᱣᱟ ᱢᱚᱥᱞᱟ ᱠᱚᱫᱚ ᱱᱚᱝᱠᱟ ᱱᱚᱣᱟ ᱢᱚᱥᱞᱟ ᱨᱩᱱ ᱦᱩᱭᱩᱜ ᱠᱟᱱᱟ ᱨᱚᱠᱚᱡ ᱨᱚᱠᱚᱡ ᱩᱛᱩ ᱵᱟᱠᱷᱨᱟ

ᱱᱤᱛᱚᱜ ᱫᱚ ᱪᱟᱛᱚᱢ ᱟᱲᱟᱜ ᱪᱟᱛᱚᱢ ᱟᱲᱟᱜ ᱩᱛᱩ ᱫᱚ ᱥᱟᱹᱛ ᱮᱱᱟ ᱟᱨ ᱱᱤᱛᱚᱜ ᱫᱚ ᱦᱮᱱᱪᱟ ᱟᱲᱟᱜ ᱵᱚ ᱦᱮᱱᱪᱟ ᱟᱲᱟᱜ ᱮ ᱠᱷᱟᱫᱽᱞᱮ ᱞᱟᱹᱜᱤᱫ ᱵᱚᱞᱮ